ᱡᱚᱦᱟᱨ ᱜᱮ ᱫᱤᱥᱚᱢ ᱵᱟᱭᱟ ᱠᱚ ᱱᱚᱣᱟ ᱜᱟᱶᱛᱟ ᱞᱟᱭᱤᱵᱽ ᱨᱮ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱟᱨ ᱛᱮᱦᱮᱧ ᱫᱚ ᱱᱟᱦᱟᱜ ᱯᱟᱛᱟ ᱮᱱᱮᱡ ᱧᱮᱧᱮᱞ ᱵᱚᱱ ᱪᱟᱞᱟᱜ ᱠᱟᱱᱟ ᱡᱟᱦᱟᱸ ᱫᱚ ᱠᱟᱹᱥᱤᱭᱟᱹ ᱵᱮᱲᱟ ᱟᱨ ᱚᱸᱰᱮ ᱠᱟᱹᱥᱤᱭᱟᱹ ᱵᱮᱲᱟ ᱡᱟᱦᱟᱱᱟᱜ ᱥᱤᱵ ᱪᱚᱛᱩᱨᱫᱚᱥᱤ ᱨᱮᱱᱟᱜ ᱩᱯᱚᱞᱚᱠᱠᱷᱚ ᱛᱮ ᱡᱟᱦᱟᱸ ᱯᱟᱛᱟ ᱠᱚ ᱥᱟᱯᱲᱟᱣᱟ ᱚᱸᱰᱮ ᱜᱮ ᱦᱟᱸᱜ ᱵᱚᱱ ᱥᱮᱴᱮᱨᱚᱜ ᱠᱟᱱᱟ ᱟᱨ ᱚᱸᱰᱮ ᱜᱮ ᱛᱮᱦᱮᱧ ᱫᱚ ᱦᱟᱸᱜ ᱟᱵᱚᱭᱤᱡ ᱥᱟᱶᱨᱮ ᱞᱟᱹᱭ ᱟᱯᱮ ᱠᱟᱹᱱᱟᱹᱧ ᱢᱟᱲᱟᱝ ᱨᱮᱜᱮ ᱡᱮ ᱛᱮᱦᱮᱧ ᱫᱚ ᱟᱵᱚ ᱥᱟᱶᱨᱮ ᱠᱮᱢᱮᱨᱟ ᱢᱮᱱ ᱵᱟᱹᱪᱩᱜ ᱟᱠᱟᱫᱮᱭᱟ ᱟᱫᱚ ᱚᱱᱟ ᱞᱮᱠᱟ ᱛᱮᱜᱮ ᱱᱟᱜ ᱛᱮᱦᱮᱧ ᱟᱵᱚ ᱜᱮ ᱱᱟᱜ ᱵᱷᱤᱰᱤᱭᱳ ᱵᱚᱱ ᱥᱩᱴᱟ ᱟᱨ ᱟᱵᱚ ᱜᱮ ᱱᱟᱜ ᱠᱮᱢᱮᱨᱟ ᱵᱚᱱ ᱥᱟᱵᱟ ᱟᱨ ᱟᱵᱚ ᱜᱮ ᱱᱟᱜ ᱤᱱᱴᱟᱨᱵᱷᱤᱭᱩ ᱠᱚᱦᱚᱸ ᱵᱚᱱ ᱦᱟᱛᱟᱣᱟ ᱛᱚ ᱫᱮᱞᱟ ᱵᱚᱱ ᱚᱸᱰᱮ ᱡᱟᱦᱟᱸ ᱞᱮᱠᱟ ᱱᱟᱜ ᱥᱮᱴᱮᱨ ᱠᱟᱛᱮ ᱱᱟᱜ ᱡᱟᱦᱟᱸ ᱱᱩᱠᱩ ᱯᱟᱛᱟ ᱢᱟᱰᱮᱨ ᱠᱚ ᱮᱱᱮᱡ ᱟᱠᱚᱣᱟᱜ ᱮᱱᱮᱡ ᱠᱟᱛᱮ

ᱟᱹᱞᱤᱧᱟᱜ ᱩᱯᱨᱩᱢ ᱧᱩᱛᱩᱢ ᱫᱚ ᱛᱟᱹᱞᱤᱧ ᱦᱩᱭᱩᱜ ᱠᱟᱱᱟ ᱩᱫᱷᱟᱹᱨ ᱦᱟᱸᱥᱫᱟ ᱟᱨ ᱟᱹᱛᱩ ᱵᱟᱡᱟᱨ ᱠᱚᱲᱟ ᱯᱚᱧᱪᱟᱭᱮᱛ ᱥᱟᱝᱠᱟ ᱵᱷᱟᱝᱜᱟ ᱟᱨ ᱡᱤᱞᱞᱟ ᱫᱚ ᱢᱚᱭᱩᱨᱵᱷᱚᱸᱡᱽ ᱛᱷᱟᱱᱟ ᱵᱚᱸᱜᱚ ᱪᱚᱠᱚ

ᱟᱫᱚ ᱪᱮᱫ ᱞᱮᱠᱟ ᱵᱟᱹᱞᱤᱧ ᱟᱸᱡᱚᱢ ᱫᱟᱲᱮᱭᱟᱜ ᱵᱟᱝ ᱟᱞᱮ ᱚᱱᱛᱮ ᱦᱩᱭᱩᱜ ᱠᱟᱱ ᱜᱮᱭᱟ ᱟᱞᱮ ᱚᱱᱟ ᱵᱤᱥᱤ ᱥᱩᱨ ᱨᱮᱦᱚᱸ ᱵᱟᱵᱚ ᱡᱚᱲᱟ ᱠᱚ ᱢᱮᱱᱟᱜᱼᱟ ᱚᱱᱟ ᱥᱩᱨ ᱨᱮ ᱦᱩᱭᱩᱜ ᱠᱟᱱ ᱜᱮᱭᱟ ᱟᱫᱚ ᱱᱚᱰᱮ ᱞᱤᱧ ᱵᱟᱲᱟᱭ ᱟᱠᱟᱫ ᱱᱚᱰᱮ ᱠᱟᱹᱴᱤᱡ ᱨᱟᱹᱥᱠᱟᱹ ᱫᱷᱟᱨᱟ ᱦᱩᱭᱩᱜᱼᱟ ᱟᱫᱚ ᱚᱱᱟ ᱛᱮᱞᱤᱧ ᱢᱮᱱᱟ ᱟᱯᱮ ᱱᱚᱰᱮ ᱠᱚ ᱪᱟᱞᱟᱣ ᱧᱚᱜᱚᱜᱼᱟ ᱚᱱᱠᱟ ᱡᱚᱴᱟᱣ ᱠᱟᱛᱮ ᱞᱮ ᱦᱮᱡ ᱟᱠᱟᱱ ᱛᱟᱦᱮᱸ ᱵᱟᱝ ᱱᱚᱰᱮ ᱨᱟᱹᱥᱠᱟᱹ ᱵᱩᱡᱷᱟᱹᱜ ᱠᱟᱱᱟ ᱦᱟᱸᱰᱮ ᱠᱚᱨᱮ ᱨᱟᱹᱥᱠᱟᱹ ᱵᱩᱡᱷᱟᱹᱜ ᱠᱟᱱᱟ

ᱚᱱᱟ ᱢᱟ ᱱᱟᱦᱟᱜ ᱥᱚᱵ ᱠᱚ ᱞᱟᱹᱭ ᱫᱟᱲᱮᱭᱟᱜ ᱛᱟᱵᱚ ᱟᱞᱮ ᱥᱟᱶᱛᱮ ᱛᱤᱱᱟᱹᱜ ᱠᱚ ᱨᱟᱹᱥᱠᱟᱹ ᱠᱮᱭᱟ ᱛᱤᱱᱟᱹᱜ ᱵᱟᱝᱟ ᱟᱞᱮ ᱢᱟ ᱱᱟᱦᱟᱜ ᱨᱩᱥᱤᱠᱟ ᱵᱚᱭᱦᱟ ᱠᱟᱱᱟᱞᱮ ᱟᱞᱮ ᱢᱟ ᱱᱟᱦᱟᱜ ᱚᱱᱟ ᱢᱟᱛᱚ ᱵᱟᱞᱮ ᱴᱷᱤᱠᱟᱹ ᱫᱟᱲᱮᱭᱟᱜᱼᱟ ᱫᱚᱨᱥᱚᱠ ᱠᱚ ᱪᱮᱫ ᱞᱮᱠᱟ ᱠᱚ ᱨᱟᱹᱥᱠᱟᱹ ᱠᱚ ᱵᱩᱡᱷᱟᱹᱣ ᱠᱮᱭᱟ ᱪᱮ ᱵᱟᱝᱟ ᱟᱞᱮᱭᱟᱜ ᱨᱩ ᱟᱲᱟᱝ ᱨᱚᱦᱚᱲ ᱛᱮ ᱟᱪᱪᱷᱟ ᱵᱟᱝᱟ ᱡᱟᱦᱟᱸᱭ ᱠᱚ ᱡᱩᱫᱤ ᱱᱚᱝᱠᱟ ᱜᱮ ᱨᱟᱹᱥᱠᱟᱹ ᱜᱮ ᱵᱩᱡᱷᱟᱹᱣ ᱟᱠᱟᱫ ᱛᱟᱵᱚᱱᱟ ᱱᱚᱝᱠᱟ ᱜᱮ ᱟᱨᱦᱚᱸ ᱥᱟᱨᱦᱟᱣ ᱞᱮᱯᱮ ᱱᱟᱯᱟᱭ ᱜᱮ ᱪᱷᱚ ᱵᱤᱥᱚᱭ ᱨᱮ ᱯᱟᱛᱟ ᱢᱟᱰᱮᱨ ᱟᱹᱰᱤ ᱠᱚ ᱨᱟᱹᱥᱠᱟᱹ ᱦᱚᱪᱚ ᱠᱮᱫ ᱞᱮᱭᱟ ᱫᱚᱨᱥᱚᱠ ᱠᱚ ᱵᱚᱭᱦᱟ ᱠᱚ ᱱᱚᱣᱟ ᱜᱮ ᱟᱯᱮ ᱪᱮᱛᱟᱱ ᱨᱮ ᱱᱮᱦᱚᱨ ᱛᱟᱦᱮᱱ ᱠᱟᱱᱟ ᱚᱠᱟ ᱱᱚᱣᱟ ᱫᱚ ᱠᱟᱹᱥᱤᱭᱟ ᱵᱮᱰᱟ ᱡᱷᱟᱲᱠᱷᱚᱸᱰ ᱨᱮᱜᱮ ᱡᱷᱟᱲᱠᱷᱚᱸᱰ ᱨᱮᱜᱮ ᱪᱷᱚ ᱵᱤᱥᱚᱭ ᱫᱚ ᱡᱷᱟᱲᱠᱷᱚᱸᱰ ᱜᱮ ᱫᱷᱚᱲᱵᱚᱝᱜᱚᱲ ᱡᱟᱯᱟᱜ

ᱟᱨ ᱟᱞᱮ ᱦᱚᱸ ᱨᱟᱹᱥᱠᱟᱹ ᱜᱮᱞᱮ ᱵᱩᱡᱷᱟᱹᱣ ᱟᱠᱟᱫᱼᱟ ᱟᱞᱮᱭᱟᱜ ᱩᱢᱤᱫ ᱛᱮᱫᱚ ᱨᱟᱹᱥᱠᱟᱹ ᱜᱮᱞᱮ ᱵᱩᱡᱷᱟᱹᱣ ᱟᱠᱟᱫᱼᱟ ᱟᱞᱮ ᱢᱟ ᱯᱨᱚᱛᱷᱚᱢ ᱨᱮᱞᱮ ᱦᱮᱡ ᱟᱠᱟᱱᱟ ᱟᱨ ᱯᱟᱞᱮᱫ ᱫᱚᱨᱥᱚᱠ ᱠᱚ ᱥᱟᱸᱜᱮ ᱜᱮᱭᱟᱞᱮ ᱟᱨ ᱯᱟᱞᱮᱫ ᱚᱱᱟ ᱢᱟ ᱵᱟᱞᱮ ᱞᱮᱠᱷᱟ ᱟᱠᱟᱫ ᱠᱚᱣᱟ ᱛᱤᱱᱟᱹᱜ ᱟᱠᱚ ᱛᱤᱱᱟᱹᱜ ᱵᱟᱝᱟ ᱩᱱᱟᱹᱜ ᱢᱟᱴᱷ ᱨᱮ ᱢᱮᱱᱟᱜᱼᱟ ᱟᱯᱮ ᱩᱢᱤᱫ ᱛᱤᱱᱟᱹᱜ ᱟᱯᱮ ᱚᱠᱟ ᱯᱨᱟᱭᱤᱡᱽ ᱯᱮ ᱧᱟᱢᱟ

ᱠᱟᱹᱥᱤᱭᱟᱹ ᱵᱮᱲᱟ ᱯᱟᱛᱟ ᱞᱮ ᱦᱮᱡ ᱟᱠᱟᱱᱟ ᱟᱹᱰᱤ ᱨᱟᱹᱥᱠᱟᱹ ᱛᱮ ᱟᱹᱰᱤ ᱱᱟᱯᱟᱭ ᱜᱮ ᱡᱚᱛᱚ ᱜᱮ ᱨᱩᱥᱤᱠᱟ ᱠᱚᱲᱟ ᱢᱮᱱᱟᱜ ᱞᱮᱭᱟ ᱟᱨ ᱱᱟᱪᱚᱱᱤᱭᱟᱹ ᱠᱚᱦᱚᱸ ᱢᱮᱱᱟᱜ ᱠᱚᱜᱮᱭᱟ ᱱᱚᱰᱮ ᱦᱮᱡ ᱠᱟᱛᱮ ᱱᱮᱥ ᱫᱚ ᱵᱟᱝᱟ ᱥᱟᱞ ᱨᱮ ᱯᱮ ᱯᱩᱱ ᱫᱷᱟᱣ ᱞᱮ ᱦᱤᱡᱩᱜ ᱠᱟᱱ ᱜᱮᱭᱟ ᱡᱟᱦᱟᱸ ᱛᱤᱱᱟᱹᱜ ᱯᱟᱛᱟ ᱦᱩᱭᱩᱜ ᱠᱟᱱᱟ ᱩᱱᱤ ᱫᱷᱟᱣ ᱜᱮᱞᱮ ᱦᱤᱡᱩᱜ ᱠᱟᱱᱟ ᱵᱟᱹᱠᱤ ᱱᱚᱰᱮ ᱦᱮᱡ ᱠᱟᱛᱮ ᱱᱮᱥ ᱞᱮᱠᱷᱟ ᱵᱟᱹᱞᱤᱧ ᱞᱮᱠᱷᱟ ᱞᱟᱜ ᱠᱚᱣᱟ ᱵᱟᱹᱠᱤ ᱞᱟᱹᱭ ᱟᱠᱚ ᱡᱮ ᱵᱟᱝᱟ ᱫᱚᱥ ᱠᱤᱞᱳᱢᱤᱴᱟᱨ ᱥᱮᱴᱮᱨ ᱟᱠᱟᱱᱟ ᱵᱟᱹᱠᱤ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱟᱨ ᱠᱟᱹᱥᱤᱭᱟᱹ ᱵᱮᱲᱟ ᱯᱟᱛᱟ ᱟᱹᱰᱤ ᱱᱟᱯᱟᱭ ᱜᱮᱠᱚ ᱠᱚᱨᱟᱣ ᱠᱮᱜᱼᱟ ᱱᱤᱛᱚᱜ ᱫᱷᱟᱹᱨᱤᱡ ᱯᱟᱨᱟ ᱡᱟᱨᱤ ᱠᱚ ᱮᱢᱟ ᱞᱮᱭᱟ ᱟᱨ ᱱᱩᱱᱤ ᱵᱷᱤᱲ ᱟᱠᱟᱱᱟ ᱱᱚᱜᱼᱚ ᱱᱚᱝᱠᱟ ᱵᱚᱭᱦᱟ ᱠᱚ ᱧᱮᱞ ᱛᱟᱵᱚᱱ ᱯᱮ ᱟᱹᱰᱤ ᱨᱟᱹᱥᱠᱟᱹ ᱞᱤᱧ ᱵᱩᱡᱷᱟᱹᱣᱮᱫᱼᱟ ᱠᱟᱞᱚᱢ ᱦᱚᱸ ᱡᱩᱫᱤ ᱱᱚᱝᱠᱟ ᱜᱮᱠᱚ ᱫᱚᱦᱚᱭᱟ ᱮᱱᱠᱷᱟᱱ ᱫᱚ ᱠᱟᱞᱚᱢ ᱫᱚ ᱱᱚᱰᱮ ᱛᱤᱱᱥᱚ ᱡᱚᱱ ᱱᱟᱪᱚᱱᱤᱭᱟᱹ ᱟᱹᱜᱩ ᱠᱟᱛᱮ ᱞᱤᱧ ᱦᱤᱡᱩᱜᱼᱟ ᱱᱚᱣᱟ ᱤᱭᱟᱹ ᱨᱮ ᱟᱫᱚ ᱱᱮᱛ ᱪᱮᱫᱟᱜ ᱞᱮ ᱚᱠᱚᱭ ᱯᱷᱟᱥᱚᱜ ᱠᱟᱱᱟ ᱚᱠᱚᱭ ᱥᱮᱠᱮᱱᱰᱚᱜ ᱠᱟᱱᱟ ᱵᱟᱹᱞᱤᱧ ᱞᱟᱹᱭ ᱠᱮᱭᱟ ᱠᱷᱮᱞᱳᱰ ᱪᱟᱞᱟᱜ ᱠᱟᱱ ᱜᱮᱭᱟ ᱪᱟᱞᱟᱱ ᱟᱹᱞᱤᱧᱟᱜ ᱥᱚᱯᱱᱚ ᱛᱮᱢᱟ ᱱᱚᱣᱟ ᱞᱤᱧ ᱢᱚᱱᱮ ᱟᱠᱟᱜᱼᱟ ᱡᱮ ᱟᱹᱞᱤᱧᱟᱜ ᱥᱚᱯᱱᱚ ᱨᱮᱫᱚ ᱢᱮᱱᱟᱜ ᱜᱮᱭᱟ ᱯᱷᱟᱥᱴ ᱯᱨᱟᱭᱤᱡᱽ ᱞᱤᱧ ᱟᱢᱮᱴ ᱜᱮᱭᱟ ᱵᱟᱹᱠᱤ ᱚᱱᱮ ᱵᱟᱹᱞᱤᱧ ᱢᱮᱱᱟ ᱟᱹᱞᱤᱧ ᱥᱩᱢᱩᱝ ᱢᱟ ᱵᱟᱝ ᱠᱟᱱᱟ ᱠᱚ ᱠᱚᱢᱤᱴᱤ ᱜᱮ ᱵᱟᱲᱟᱭᱟ ᱯᱷᱟᱥᱴ ᱭᱟ ᱥᱮᱠᱮᱱᱰ ᱭᱟ ᱛᱷᱟᱨᱰ ᱭᱟ ᱯᱷᱳᱨ ᱵᱟᱹᱠᱤ ᱟᱹᱞᱤᱧᱟᱜ ᱥᱚᱠ ᱫᱚ ᱢᱮᱱᱟᱜᱼᱟ ᱡᱮ ᱱᱚᱰᱮ ᱠᱷᱚᱱ ᱦᱚᱸ ᱯᱚᱨᱚᱡᱽ ᱞᱤᱧ ᱩᱴᱷᱟᱹᱣᱟ ᱟᱹᱞᱤᱧ ᱫᱚ ᱜᱷᱟᱹᱣᱲᱟᱹ ᱨᱤᱱᱤᱡ ᱠᱟᱱᱟᱞᱤᱧ ᱜᱷᱟᱹᱣᱲᱟᱹ ᱨᱚᱥᱤᱠᱟ ᱯᱟᱛᱟᱢᱟᱰᱟ ᱨᱤᱱᱤᱡ ᱠᱚᱲᱟ ᱠᱟᱱᱟᱞᱤᱧ ᱱᱚᱜᱼᱚᱭ ᱛᱟᱹᱞᱤᱧ ᱡᱚᱛᱚ ᱪᱚᱞᱪᱩᱲᱤ ᱠᱷᱟᱹᱲᱤ ᱢᱮᱱᱟᱜ ᱜᱮᱭᱟ ᱩᱭᱦᱟᱹᱨ ᱢᱮᱱᱟᱜ ᱜᱮᱭᱟ ᱟᱫᱚ ᱱᱚᱣᱟ ᱨᱮᱱᱟᱜ ᱦᱮᱡ ᱞᱮᱱᱟᱞᱮ ᱢᱟᱲᱟᱝ ᱫᱷᱟᱣ ᱫᱤᱱ ᱠᱟᱞᱚᱢ ᱪᱷᱚ ᱱᱚᱢᱵᱚᱨ ᱯᱚᱨᱚᱡᱽ ᱞᱮ ᱧᱟᱢ ᱟᱠᱟᱫᱼᱟ ᱵᱟᱹᱠᱤ ᱟᱞᱮ ᱫᱤᱱ ᱠᱟᱞᱚᱢ ᱪᱷᱚ ᱱᱚᱢᱵᱚᱨ ᱯᱚᱨᱚᱡᱽ ᱞᱮ ᱧᱟᱢ ᱟᱠᱟᱫ ᱛᱮ ᱱᱮᱥ ᱦᱟᱯ ᱢᱟᱰᱟᱨ ᱞᱮ ᱟᱢᱮᱴ ᱟᱠᱟᱫᱼᱟ ᱟᱨ ᱦᱟᱯ ᱡᱚᱛᱚ ᱠᱚ ᱢᱟᱲᱟᱝ ᱞᱮ ᱥᱮᱴᱮᱨ ᱟᱠᱟᱱᱟ ᱱᱤᱛᱚᱜ ᱫᱷᱟᱹᱨᱤᱡ ᱛᱮ ᱟᱫᱚ ᱚᱱᱟ ᱜᱮᱞᱮ ᱩᱭᱦᱟᱹᱨ ᱵᱟᱲᱟᱭᱮᱫᱼᱟ ᱨᱩ ᱦᱚᱸ ᱱᱟᱜ ᱵᱮᱥ ᱜᱮ ᱟᱞᱮ ᱞᱮ ᱩᱭᱦᱟᱹᱨᱮᱫᱼᱟ ᱟᱫᱚ ᱱᱚᱣᱟ ᱠᱷᱚᱱ ᱵᱤᱪ ᱨᱮ ᱪᱮᱫ ᱦᱩᱭᱩᱜᱼᱟ ᱵᱚᱭᱦᱟ ᱥᱟᱱᱟᱢ ᱠᱚᱜᱮ ᱡᱚᱦᱟᱨ ᱜᱮ ᱱᱚᱜᱼᱚ ᱱᱚᱝᱠᱟ ᱟᱹᱰᱤ ᱟᱹᱰᱤ ᱥᱟᱨᱦᱟᱣ ᱱᱚᱣᱟ ᱫᱚ ᱱᱟᱜ ᱟᱞᱮ ᱫᱚ ᱢᱟᱨᱟᱝ ᱜᱷᱟᱹᱣᱲᱟᱹ ᱟᱛᱳ ᱜᱚᱦᱞᱟ ᱠᱚ ᱢᱮᱛᱟᱜᱼᱟ ᱢᱚᱥᱟᱵᱚᱱᱤ ᱠᱷᱚᱱ ᱫᱩ ᱠᱤᱞᱳᱢᱤᱴᱟᱨ ᱦᱩᱭᱩᱜᱼᱟ ᱫᱩ ᱛᱤᱱ ᱠᱤᱞᱳᱢᱤᱴᱟᱨ ᱜᱮ ᱟᱨ ᱫᱷᱟᱹᱲᱵᱩᱱ ᱠᱚᱲᱟ ᱚᱱᱟ ᱜᱮ ᱜᱟᱹᱰᱤ ᱨᱤᱱ ᱠᱟᱱᱟᱞᱮ ᱱᱚᱣᱟ ᱠᱟᱹᱡ ᱥᱟᱺᱜᱤᱧ ᱫᱷᱟᱨᱟ ᱜᱮᱭᱟ ᱵᱟᱥ ᱵᱷᱟᱲᱟ ᱵᱟᱭ ᱦᱩᱭᱩᱜ ᱠᱟᱱᱛᱮ ᱴᱨᱟᱠᱴᱚᱨ ᱛᱮᱞᱮ ᱦᱮᱡ ᱟᱠᱟᱱᱟ ᱟᱹᱰᱤ ᱜᱟᱱ ᱜᱮᱞᱮ ᱦᱮᱡ ᱟᱠᱟᱱᱟ ᱰᱮᱲᱥᱚ ᱡᱚᱱ ᱠᱩᱲᱤ ᱢᱮᱱᱟᱜ ᱠᱚᱣᱟ ᱟᱨ ᱠᱚᱲᱟ ᱢᱮᱱᱟᱜ ᱠᱚᱣᱟ ᱟᱞᱮ ᱟᱥᱤ ᱱᱚᱵᱵᱳᱭ ᱟᱥᱤ ᱯᱚᱪᱟᱥᱤ ᱤᱱᱠᱟᱹ ᱦᱩᱭᱩᱜ ᱟᱠᱚ ᱩᱱᱤ ᱡᱚᱛᱚ ᱛᱮ ᱢᱤᱞᱟᱹᱣ ᱞᱮᱠᱷᱟᱱ ᱵᱟᱹᱞᱤᱧ ᱞᱟᱹᱭ ᱠᱮᱭᱟ ᱟᱹᱞᱤᱧ ᱦᱚᱸ ᱨᱮᱡᱤᱥᱴᱟᱨ ᱞᱤᱧ ᱧᱮᱞ ᱞᱮᱠᱷᱟᱱ ᱞᱤᱧ ᱴᱷᱤᱠᱟᱹ ᱠᱮᱭᱟ ᱡᱮ ᱛᱤᱱᱟᱹᱜ ᱢᱮᱱᱟᱜ ᱠᱚᱣᱟ ᱢᱮᱱᱛᱮ ᱚᱱᱟ ᱠᱚ ᱢᱮᱱ ᱠᱟᱛᱮ ᱜᱮ ᱥᱟᱱᱟᱢ ᱠᱚᱜᱮ ᱡᱚᱦᱟᱨ ᱢᱟ ᱟᱹᱵᱤᱱ ᱦᱚᱸ ᱜᱚᱢᱠᱮ ᱟᱹᱰᱤ ᱟᱹᱰᱤ ᱥᱟᱨᱦᱟᱣ ᱟᱹᱞᱤᱧᱟᱜ ᱟᱹᱛᱩ ᱫᱤᱥᱚᱢ ᱫᱚ ᱦᱩᱭᱩᱜ ᱠᱟᱱᱟ ᱱᱩᱣᱟᱹ ᱜᱨᱟᱢ ᱪᱟᱠᱩᱞᱤ ᱱᱩᱣᱟᱹ ᱜᱨᱟᱢ ᱵᱩᱡᱷᱟᱹᱣ ᱥᱮ ᱟᱞᱮ ᱯᱟᱛᱟ ᱢᱟᱴᱮ ᱞᱮ ᱟᱹᱜᱩ ᱠᱟᱜᱼᱟ ᱵᱩᱡᱷᱟᱹᱣ ᱥᱮ ᱦᱮᱸ ᱵᱟᱭ ᱧᱚᱜ ᱤᱭᱟᱹ ᱠᱟᱹᱥᱤ ᱵᱮᱲᱟ ᱯᱟᱛᱟ ᱞᱮ ᱟᱹᱜᱩ ᱠᱟᱜᱼᱟ ᱵᱩᱡᱷᱟᱹᱣ ᱥᱮ ᱦᱚᱞᱟ ᱨᱮᱞᱮ ᱥᱮᱴᱮᱨ ᱟᱠᱟᱱᱟ

ᱠᱟᱥᱠᱚᱢ ᱜᱚᱰᱟ ᱥᱮᱠᱮᱱ ᱞᱮ ᱫᱟᱬᱟ ᱟᱠᱟᱫᱼᱟ ᱵᱟᱹᱠᱩᱲ ᱪᱷᱟᱸᱫᱟ ᱟᱨ ᱛᱷᱟᱨᱰ ᱞᱮ ᱫᱟᱬᱟ ᱟᱠᱟᱫᱼᱟ ᱱᱚᱰᱮ ᱤᱭᱟᱹ ᱪᱮᱫ ᱠᱚ ᱞᱟᱹᱭᱟ ᱠᱟᱹᱥᱤᱭᱟᱹ ᱵᱟᱰᱟ ᱠᱟᱥᱠᱚᱢ ᱜᱚᱰᱟ ᱨᱮᱞᱮ ᱟᱢᱮᱴ ᱟᱠᱟᱫᱼᱟ ᱛᱤᱱ ᱱᱚᱢᱵᱚᱨ ᱟᱨ ᱵᱟᱹᱠᱩᱲ ᱪᱷᱟᱸᱫᱟ ᱨᱮᱞᱮ ᱟᱢᱮᱴ ᱟᱠᱟᱫᱼᱟ ᱫᱩ ᱱᱚᱢᱵᱚᱨ ᱟᱨ ᱱᱚᱰᱮ ᱞᱟᱥᱴ ᱱᱚᱢᱵᱚᱨ ᱞᱮ ᱟᱢᱮᱴ ᱟᱠᱟᱫᱼᱟ

ᱱᱚᱣᱟ ᱫᱚ ᱡᱷᱟᱲᱠᱷᱚᱸᱰ ᱜᱮ ᱯᱟᱲᱟᱜ ᱯᱨᱟᱭᱤᱡᱽ ᱫᱚ ᱯᱳᱭᱞᱳ ᱯᱨᱟᱭᱤᱡᱽ ᱞᱮ ᱧᱟᱢ ᱟᱠᱟᱫᱼᱟ ᱦᱳᱭ ᱦᱳᱭ ᱩᱪᱷᱟᱹᱱ ᱟᱠᱟᱫᱼᱟ ᱢᱟᱲᱟᱝ ᱫᱚ ᱟᱹᱰᱤᱜᱟᱱ ᱟᱭᱢᱟ ᱟᱭᱢᱟ ᱡᱟᱭᱜᱟ ᱞᱮ ᱫᱟᱬᱟ ᱟᱠᱟᱫ ᱜᱮᱭᱟ ᱢᱟᱱᱮ ᱮᱠ ᱥᱚᱯᱛᱟ ᱢᱟᱲᱟᱝ ᱞᱮ ᱦᱮᱡ ᱞᱮᱱᱟ ᱱᱚᱣᱟ ᱟᱸᱡᱚᱢ ᱟᱠᱟᱫ ᱜᱮᱭᱟᱵᱤᱱ ᱦᱚᱭᱛᱳ ᱞᱟᱫᱽᱨᱟ ᱪᱤᱞᱤ ᱚᱸᱰᱮ ᱵᱟᱨ ᱡᱚᱦᱚᱜ ᱞᱮ ᱦᱮᱡᱼᱟ